ᱟᱯᱮ ᱠᱚᱥᱮᱱ ᱫᱚ ᱠᱟᱹᱢᱤ ᱠᱚᱫᱚ ᱯᱮ ᱪᱟᱵᱟ ᱵᱟᱲᱟ ᱟᱠᱟᱜᱼᱟ ᱚᱱᱠᱟ ᱜᱮ ᱢᱮᱱᱟᱜ ᱵᱟᱲᱟ ᱜᱮᱭᱟ ᱛᱟᱭᱚᱢ ᱢᱟᱲᱟᱝ ᱚᱱᱠᱟ ᱜᱮᱵᱚᱱ ᱨᱚᱦᱚᱭ ᱟᱠᱟᱫᱼᱟ ᱥᱮ ᱚᱱᱟᱛᱮ ᱛᱟᱭᱚᱢ ᱢᱟᱲᱟᱝ ᱡᱟᱦᱟᱱᱟᱜ ᱠᱟᱹᱢᱤ ᱢᱟ ᱪᱟᱹᱞᱩ ᱟᱠᱟᱱ ᱛᱟᱵᱚᱱᱟ ᱭᱟ ᱱᱩᱱᱟᱹᱜ ᱡᱷᱟᱹᱞ ᱜᱷᱟᱥ ᱤᱨᱚᱜ ᱮᱢ ᱦᱮᱡ ᱮᱱ ᱫᱚ ᱟᱫᱚ ᱱᱚᱛᱮᱱ ᱠᱚ ᱦᱚᱲ ᱠᱚᱫᱚ ᱪᱮᱫ ᱦᱚᱸ ᱵᱟᱠᱚ ᱢᱮᱛᱟᱢᱟ ᱭᱟ ᱱᱚᱛᱮ ᱨᱤᱧ ᱧᱮᱞ ᱦᱚᱴᱚ ᱞᱮᱫ ᱛᱟᱦᱮᱸ ᱫᱚ ᱚᱱᱟᱛᱮ ᱟᱫᱚ ᱱᱚᱛᱮ ᱨᱤᱧ ᱤᱨ ᱛᱚᱨᱟᱭᱮᱫᱼᱟ ᱟᱪᱪᱷᱟ ᱴᱷᱤᱠ ᱜᱮᱭᱟ ᱛᱤᱱ ᱜᱷᱟᱹᱲᱤᱡ ᱮᱢ ᱤᱨᱟ ᱵᱟᱠᱷᱟᱱ ᱫᱮᱞᱟ ᱦᱟᱱᱮ ᱦᱟᱱᱛᱮ ᱨᱮ ᱫᱚᱠᱛᱟ ᱵᱚᱱ ᱡᱚᱢ ᱧᱚᱜᱟ ᱦᱟᱱᱠᱤᱱ ᱦᱟᱸᱰᱮ ᱧᱮᱞ ᱠᱤᱱ ᱢᱮ

ᱟᱫᱚ ᱦᱟᱹᱱᱤ ᱜᱚᱝᱠᱮ ᱥᱟᱞᱟᱜ ᱞᱤᱧ ᱧᱟᱯᱟᱢᱮᱱᱟ ᱟᱫᱚ ᱞᱤᱧ ᱢᱮᱱᱟ ᱫᱚᱠᱛᱟ ᱠᱟᱹᱴᱤᱡ ᱵᱚᱱ ᱡᱚᱢ ᱧᱚᱜᱟ ᱦᱳᱭ ᱫᱚᱠᱛᱟ ᱠᱟᱹᱴᱤᱡ ᱵᱚᱱ ᱡᱚᱢ ᱧᱚᱜᱟ ᱫᱮᱥᱮ ᱩᱰᱩᱠ ᱛᱟᱵᱚᱱ ᱢᱮ ᱱᱮᱛᱟᱨ ᱢᱟ ᱠᱟᱹᱢᱤ ᱵᱷᱤᱲ ᱨᱮ ᱵᱟᱝ ᱧᱟᱯᱟᱢ ᱠᱟᱱᱟ ᱟᱞᱚᱵᱤᱱ ᱢᱮᱱᱟ ᱱᱤᱛᱚᱜ ᱢᱟ ᱱᱚᱜᱼᱚ ᱱᱚᱝᱠᱟ ᱠᱟᱹᱢᱤ ᱠᱚ ᱦᱮᱲᱦᱮᱫ ᱠᱚ ᱮᱢᱟᱱ ᱠᱚᱦᱚᱸ ᱪᱟᱹᱞᱩ ᱟᱠᱟᱱᱟ

ᱟᱹᱲᱤᱥ ᱫᱷᱟᱨᱟᱧ ᱵᱩᱡᱷᱟᱹᱣ ᱚᱱᱟ ᱢᱟ ᱴᱷᱤᱠ ᱠᱟᱛᱷᱟ ᱜᱮᱢ ᱞᱟᱹᱭᱮᱜᱼᱟ ᱡᱮ ᱱᱚᱣᱟ ᱟᱵᱚ ᱥᱚᱢᱟᱡᱽ ᱥᱟᱶᱛᱟ ᱟᱹᱰᱤ ᱡᱳᱨ ᱦᱚᱲ ᱡᱟᱣᱨᱟᱜ ᱫᱚ ᱵᱟᱹᱧ ᱧᱮᱞ ᱫᱷᱟᱨᱟ ᱠᱚᱣᱟ ᱚᱱᱟ ᱜᱮᱛᱚᱭᱟ ᱤᱧ ᱦᱚᱸ ᱚᱱᱟᱜᱤᱧ ᱢᱮᱱᱮᱜᱼᱟ ᱡᱮ ᱦᱚᱞᱟ ᱵᱚᱞ ᱮᱱᱮᱡ ᱦᱩᱭᱮᱱᱟ ᱚᱸᱰᱮ ᱢᱟᱭᱟ ᱠᱷᱟᱹᱞᱤ ᱠᱟᱹᱢᱤ ᱦᱚᱸ ᱠᱟᱹᱢᱤ ᱠᱚ ᱫᱟᱹᱲ ᱵᱟᱹᱜᱤᱭᱟᱜ ᱛᱮᱠᱚ ᱪᱟᱞᱟᱣᱮᱱᱟ ᱡᱚᱛᱚ ᱟᱞᱚᱢ ᱢᱮᱱᱟ ᱱᱚᱣᱟ ᱵᱚᱞ ᱮᱱᱮᱡ ᱚᱠᱟᱨᱮ ᱡᱟᱛᱨᱟ ᱚᱱᱟ ᱠᱚᱨᱮ ᱫᱚ ᱦᱚᱲ ᱟᱹᱰᱤ ᱛᱮᱫ ᱠᱚ ᱪᱟᱞᱟᱜ ᱠᱟᱱᱟ ᱟᱨ ᱱᱚᱣᱟ ᱟᱵᱚ ᱡᱮ ᱵᱚᱸᱜᱟ ᱵᱩᱨᱩ ᱵᱤᱥᱚᱭ ᱫᱚ ᱱᱚᱣᱟ ᱠᱚᱫᱚ ᱚᱠᱚᱭ ᱦᱚᱸᱠᱚ ᱵᱟᱝ ᱠᱚ ᱠᱷᱟᱹᱛᱤᱨᱟ ᱚᱱᱟ ᱢᱟ ᱴᱷᱤᱠ ᱠᱟᱛᱷᱟ ᱵᱤᱱ ᱞᱟᱹᱭᱮᱜᱼᱟ ᱟᱹᱞᱤᱧ ᱦᱟᱹᱱᱤ ᱟᱞᱮ ᱴᱚᱞᱟ ᱩᱱᱤ ᱢᱟᱹᱜᱩ ᱦᱟᱲᱟᱢ ᱩᱱᱤ ᱢᱤᱫ ᱫᱤᱱ ᱞᱤᱧ ᱢᱮᱛᱟᱭ ᱠᱟᱱᱟ ᱭᱟ ᱫᱮᱞᱟ ᱥᱮ ᱦᱟᱸᱰᱮ ᱥᱚᱢᱟᱡᱽ ᱢᱤᱴᱤᱝ ᱠᱚ ᱦᱚᱦᱚ ᱠᱟᱜᱼᱟ ᱠᱟᱹᱴᱤᱡ ᱞᱟᱝ ᱟᱸᱡᱚᱢ ᱟᱹᱜᱩᱭᱟ ᱩᱱᱤ ᱢᱮᱱ ᱠᱮᱭᱟᱭ ᱵᱟᱝᱟ ᱵᱟᱹᱵᱩ ᱤᱭᱟᱹ ᱠᱟᱹᱢᱤ ᱢᱮᱱᱟᱜᱼᱟ ᱱᱚᱣᱟ ᱠᱚᱫᱚ ᱱᱤᱛ ᱫᱚ ᱵᱟᱹᱞᱤᱧ ᱥᱚᱢᱚᱭᱟ ᱵᱟᱹᱞᱤᱧ ᱟᱸᱡᱚᱢ ᱫᱟᱲᱮᱭᱟᱜᱼᱟ ᱞᱤᱧ ᱟᱨ ᱱᱩᱠᱩ ᱞᱤᱧ ᱧᱮᱞ ᱠᱚᱣᱟ ᱞᱤᱧ ᱟᱞᱮ ᱴᱚᱞᱟ ᱠᱚᱨᱮᱱ ᱵᱩᱡᱽ ᱞᱮ ᱡᱩᱫᱤ ᱟᱞᱮ ᱴᱚᱞᱟ ᱨᱮ ᱵᱟᱯᱞᱟ ᱛᱟᱱᱟᱜ ᱦᱩᱭᱩᱜ ᱠᱟᱱᱟ ᱩᱦ ᱪᱮᱫ ᱮᱢ ᱢᱮᱱᱟ ᱢᱟᱱᱮ ᱩᱱᱤ ᱡᱟᱦᱟᱸᱭ ᱦᱟᱸᱜ ᱵᱟᱯᱞᱟᱜ ᱠᱟᱱᱟᱭ ᱩᱱᱤ ᱡᱟᱦᱟᱸᱭ ᱢᱤᱫᱴᱟᱝ ᱜᱟᱹᱰᱤ ᱡᱩᱛ ᱟᱠᱟᱫᱼᱟᱭ ᱵᱟᱹᱨᱭᱟᱹᱛᱚᱜ ᱪᱟᱞᱟᱜ ᱞᱟᱹᱜᱤᱫ ᱛᱮ ᱚᱱᱟ ᱵᱟᱹᱨᱭᱟᱹᱛᱚᱜ ᱜᱟᱹᱰᱤ ᱨᱮ ᱦᱚᱲ ᱠᱚ ᱯᱮᱨᱮᱡᱚᱜ ᱛᱮ ᱟᱨᱦᱚᱸ ᱱᱤᱡᱮ ᱠᱚᱛᱮ ᱵᱷᱟᱲᱟ ᱠᱟᱛᱮᱫ ᱨᱮᱦᱚᱸ ᱦᱚᱲ ᱠᱚ ᱪᱟᱞᱟᱜ ᱟᱠᱚ ᱥᱟᱹᱨᱫᱤ ᱟᱥᱟᱲ ᱵᱚᱸᱜᱟ ᱠᱟᱹᱢᱤ ᱨᱮ ᱯᱚᱨᱮ ᱵᱟᱹᱫᱽ ᱠᱟᱹᱢᱤ ᱫᱟᱹᱲ ᱵᱟᱹᱜᱤ ᱠᱟᱛᱮᱫ ᱠᱚ ᱪᱟᱞᱟᱜ ᱟᱠᱚ ᱟᱡᱟᱜ ᱵᱟᱹᱫᱽ ᱨᱮ ᱵᱚᱨᱚᱝ ᱢᱩᱞᱤᱭᱟᱹ ᱠᱟᱹᱢᱤ ᱠᱚ ᱥᱮᱱ ᱠᱚᱜᱼᱟ ᱩᱱᱠᱩ ᱠᱚ ᱰᱷᱤᱞᱟᱹᱣ ᱜᱤᱰᱤ ᱦᱚᱪᱚ ᱠᱚᱣᱟ ᱤᱠᱷᱟᱹᱱ ᱥᱚᱢᱟᱡᱽ ᱢᱤᱴᱤᱝ ᱯᱷᱤᱴᱤᱝ ᱫᱚ ᱵᱟᱢ ᱥᱮᱱ ᱦᱚᱪᱚ ᱫᱟᱲᱮᱭᱟᱠᱚᱣᱟ ᱚᱱᱟ ᱜᱮᱛᱚ ᱟᱨ ᱟᱵᱚᱣᱟᱜ ᱥᱚᱢᱟᱡᱽ ᱜᱟᱞᱢᱟᱨᱟᱣ ᱞᱟᱹᱜᱤᱫᱚᱜ ᱛᱮᱫᱚ ᱚᱱᱟ ᱫᱚ ᱵᱟᱭ ᱞᱩᱛᱩᱨᱟᱜᱼᱟ ᱟᱨ ᱵᱚᱞ ᱮᱱᱮᱡ ᱚᱠᱟᱨᱮ ᱚᱠᱟᱨᱮ ᱡᱟᱛᱨᱟ ᱚᱠᱟᱨᱮ ᱯᱟᱛᱟ ᱚᱱᱟ ᱠᱚᱫᱚ ᱟᱹᱰᱤ ᱡᱳᱨᱮ ᱞᱩᱛᱩᱨᱟᱜᱼᱟ ᱟᱨᱦᱚᱸ ᱧᱮᱞ ᱢᱮ ᱟᱨᱦᱚᱸ ᱱᱚᱝᱠᱟ ᱦᱚᱸ ᱧᱮᱞ ᱟᱠᱟᱫ ᱠᱚᱣᱟ ᱡᱟᱦᱟᱸ ᱨᱮ ᱡᱩᱫᱤᱢ ᱟᱸᱡᱚᱢ ᱟᱠᱟᱫᱼᱟ ᱠᱚ ᱵᱟᱠᱷᱟᱱ ᱫᱩᱯᱲᱩᱵ ᱦᱩᱭᱩᱜ ᱠᱟᱱᱟ ᱢᱟᱨᱟᱝ ᱧᱚᱜ ᱢᱟᱨᱟᱝ ᱢᱟᱱᱮ ᱫᱚ ᱦᱟᱸᱜ ᱪᱮᱫ ᱠᱩᱲᱤ ᱠᱚᱲᱟ ᱵᱷᱤᱛᱤᱨ ᱨᱮ ᱡᱟᱦᱳ ᱢᱤᱫᱴᱟᱝ ᱩᱱᱠᱤᱱ ᱡᱟᱦᱟᱸ ᱨᱮᱠᱚ ᱥᱟᱵ ᱟᱠᱟᱫ ᱠᱤᱱᱟ ᱵᱟᱠᱷᱟᱱ ᱠᱚ ᱡᱟᱦᱟᱱᱟᱜ ᱢᱤᱫᱴᱟᱝ ᱥᱟᱹᱜᱟᱹᱭ ᱵᱟᱝ ᱜᱟᱱᱚᱜ ᱠᱤᱱ ᱚᱱᱠᱟᱱ ᱠᱤᱱ ᱠᱚ ᱧᱟᱢ ᱟᱠᱟᱫ ᱧᱟᱢ ᱟᱠᱟᱫ ᱠᱤᱱᱟ ᱪᱮᱫ ᱮᱢ ᱢᱮᱱᱟ ᱢᱟᱱᱮ ᱯᱩᱦᱩ ᱴᱟᱰᱮ ᱞᱮᱠᱟ ᱦᱚᱲ ᱠᱚ ᱥᱮᱱᱚᱜᱼᱟ ᱦᱮᱸ ᱦᱮᱸ ᱥᱮᱱᱚᱜ ᱟᱠᱚ ᱟᱪᱪᱷᱟ ᱚᱸᱰᱮ ᱡᱮ ᱩᱱᱟᱹᱜ ᱦᱚᱲ ᱠᱚ ᱥᱮᱱᱚᱜ ᱟᱠᱚ ᱩᱱᱟᱹᱜ ᱦᱚᱲ ᱥᱮᱱ ᱠᱟᱛᱮ ᱚᱸᱰᱮ ᱪᱮᱫ ᱠᱚ ᱪᱤᱠᱟᱹᱭᱟ ᱩᱱᱠᱩᱣᱟᱜ ᱫᱚ ᱪᱮᱫ ᱦᱚᱸ ᱵᱟᱝ ᱟᱫᱚ ᱚᱸᱰᱮ ᱪᱮᱫ ᱠᱚ ᱧᱟᱢ ᱠᱷᱟᱹᱛᱤᱨ ᱩᱱᱟᱹᱜ ᱠᱚ ᱪᱟᱞᱟᱜᱼᱟ ᱡᱩᱫᱤ ᱟᱢ ᱡᱟᱦᱟᱱᱟᱜ ᱪᱮᱫᱚᱜ ᱥᱟᱱᱟᱭᱮᱫ ᱢᱮᱭᱟ ᱡᱟᱦᱟᱸ ᱨᱮ ᱥᱚᱢᱟᱡᱽ ᱥᱟᱶᱛᱟ ᱡᱟᱦᱟᱸ ᱨᱮᱠᱚ ᱪᱟᱨᱪᱟᱭᱮᱫᱼᱟ ᱚᱱᱟ ᱴᱷᱟᱶ ᱨᱮᱢ ᱪᱟᱞᱟᱣ ᱞᱮᱱ ᱱᱟᱹᱦᱤ ᱛᱚ ᱡᱟᱦᱟᱱᱟᱜ ᱡᱤᱱᱤᱥ ᱫᱚᱢ ᱪᱮᱫᱟ ᱚᱱᱟ ᱜᱮᱛᱚ ᱟᱢ ᱢᱟ ᱚᱸᱰᱮ ᱩᱱᱠᱤᱱ ᱠᱩᱲᱤ ᱠᱚᱲᱟ ᱠᱚ ᱥᱟᱵ ᱟᱠᱟᱫ ᱠᱤᱱᱟ ᱠᱩᱲᱤ ᱠᱚᱲᱟ ᱢᱟ ᱚᱸᱰᱮᱱᱤᱡ ᱢᱟᱺᱡᱷᱤ ᱢᱟᱯᱟᱧᱡᱤ ᱡᱟᱦᱟᱸᱭ ᱢᱮᱱᱟᱜ ᱠᱚᱣᱟ ᱩᱱᱠᱩ ᱜᱟᱞᱢᱟᱨᱟᱣ ᱠᱟᱛᱮ ᱟᱹᱠᱤᱱᱟᱜ ᱡᱟᱦᱟᱱᱟᱜ ᱢᱤᱫᱴᱟᱝ ᱫᱮᱱᱟ ᱯᱟᱣᱱᱟ ᱪᱮᱫ ᱞᱮᱠᱟ ᱤᱭᱟᱹ ᱨᱮᱱᱟᱜ ᱪᱮᱫ ᱦᱟᱸᱜ ᱛᱟᱹᱠᱤᱱ ᱫᱩᱥ ᱵᱤᱥ ᱢᱮᱱᱟᱜᱼᱟ ᱚᱱᱟ ᱚᱱᱩᱥᱟᱨ ᱩᱱᱠᱩ ᱠᱚ ᱠᱟᱹᱢᱤᱭᱟ ᱚᱸᱰᱮ ᱫᱚ ᱠᱷᱟᱹᱞᱤ ᱜᱮ ᱯᱨᱟ

ᱠᱤ ᱵᱟᱝᱠᱷᱟᱱ ᱟᱵᱚᱣᱟᱜ ᱡᱟᱦᱟᱸ ᱜᱮ ᱱᱚᱜᱼᱚᱭ ᱡᱮ ᱛᱮᱞᱢᱟᱦᱟᱱ ᱵᱷᱟᱸᱰᱟᱱ ᱱᱚᱣᱟ ᱚᱱᱠᱟᱱᱟᱜ ᱥᱮᱨᱣᱟ ᱠᱚ ᱦᱩᱭᱩᱜ ᱠᱤ ᱵᱟᱝᱠᱷᱟᱱ ᱟᱵᱚᱣᱟᱜ ᱟᱨ ᱡᱟᱦᱟᱱᱟᱜ ᱠᱚᱜᱮ ᱱᱚᱜᱼᱚᱭ ᱡᱮ ᱢᱟᱱᱮ ᱵᱤᱦᱟ ᱵᱟᱯᱞᱟ ᱥᱮᱨᱣᱟ ᱠᱚ ᱦᱩᱭᱩᱜ ᱚᱱᱟ ᱠᱚᱦᱚᱸ ᱡᱚᱛᱚ ᱢᱤᱫ ᱦᱩᱭᱩᱜ ᱫᱚᱨᱠᱟᱨᱚᱜ ᱛᱟᱵᱚᱱᱟ ᱵᱟᱯᱞᱟ ᱦᱩᱭᱩᱜ ᱠᱟᱱᱟ ᱢᱟᱹᱡᱷᱤ ᱢᱟᱹᱡᱷᱤ ᱚᱱᱟ ᱯᱟᱹᱴᱭᱟᱹ ᱪᱮᱛᱟᱱ ᱨᱮ ᱨᱟᱯᱟᱪᱟᱜ ᱟᱵᱚ ᱪᱮᱫ ᱯᱟᱹᱴᱭᱟᱹ ᱪᱮᱛᱟᱱ ᱨᱮᱵᱚ ᱨᱟᱯᱟᱪᱟᱜ ᱞᱮᱱᱠᱷᱟᱱ ᱪᱮᱫ ᱟᱵᱚᱣᱟᱜ ᱥᱚᱢᱟᱡᱽ ᱥᱟᱶᱛᱟ ᱪᱮᱫ ᱢᱟᱱᱮ ᱠᱮᱴᱮᱡᱚᱜᱼᱟ ᱵᱟᱝᱟ ᱟᱫᱚ ᱱᱚᱜᱼᱚ ᱱᱚᱣᱟ ᱠᱟᱛᱷᱟ ᱡᱤᱱᱤᱥᱴᱟ ᱜᱮ ᱟᱵᱚ ᱵᱟᱵᱚᱱ ᱵᱟᱲᱟᱭ ᱫᱟᱲᱮᱭᱟᱜ ᱠᱟᱱ ᱠᱷᱟᱹᱛᱤᱨ ᱛᱮ ᱟᱵᱚ ᱛᱮᱦᱮᱧ ᱵᱟᱵᱚᱱ ᱡᱩᱢᱤᱫ ᱫᱟᱲᱮᱭᱟᱜ ᱠᱟᱱᱟ ᱟᱨ ᱵᱟᱵᱚᱱ ᱠᱮᱴᱮᱡ ᱫᱟᱲᱮᱭᱟᱜ ᱠᱟᱱᱟ ᱚᱸᱰᱮ ᱠᱷᱟᱹᱞᱤ ᱠᱟᱹᱴᱤᱡ ᱪᱩᱞᱩᱝ ᱠᱟᱛᱷᱟ ᱨᱮ ᱡᱟᱦᱟᱸ ᱞᱮᱠᱟᱛᱮ ᱠᱮ ᱠᱚᱴᱚᱨ ᱩᱰᱩᱠ ᱠᱟᱛᱮ ᱚᱠᱚᱭ ᱢᱮᱱᱟ ᱟᱞᱮ ᱫᱚ ᱱᱚᱣᱟ ᱵᱟᱞᱮ ᱪᱚᱞᱟ ᱦᱟᱱᱟ ᱟᱹᱛᱩ ᱨᱤᱱᱤᱡ ᱢᱮᱱᱟ ᱟᱞᱮ ᱱᱚᱣᱟ ᱫᱚ ᱵᱟᱞᱮ ᱪᱚᱞᱟ ᱛᱟᱦᱚᱞᱮ ᱱᱚᱰᱮ ᱫᱚ ᱪᱮᱫ ᱦᱩᱭᱩᱜ ᱠᱟᱱᱟ ᱢᱟᱥᱮ ᱦᱟᱸᱜ ᱦᱤᱥᱟᱹᱵ ᱢᱮ ᱚᱱᱟ ᱫᱚ ᱪᱮᱫ ᱦᱚᱸ ᱵᱟᱝᱟ ᱢᱟᱱᱮ ᱱᱚᱰᱮ ᱫᱚ ᱡᱮ ᱡᱟᱦᱟᱨᱟᱜ ᱢᱤᱫᱴᱟᱝ ᱨᱟᱡᱽ ᱪᱟᱹᱞᱩᱜ ᱠᱟᱱᱟ ᱡᱮ ᱢᱤᱫᱴᱟᱝ ᱥᱚᱢᱟᱡᱽ ᱨᱮ ᱚᱠᱟ ᱡᱤᱱᱤᱥ ᱪᱟᱹᱞᱩ ᱫᱚᱨᱠᱟᱨ ᱡᱚᱛᱚ ᱦᱚᱲ ᱵᱟᱠᱚ ᱢᱮᱱᱟ ᱱᱚᱜᱼᱚ ᱱᱟ ᱡᱤᱱᱤᱥ ᱜᱮ ᱥᱚᱢᱟᱡᱽ ᱨᱮ ᱪᱟᱹᱞᱩ ᱦᱚᱪᱚᱱᱚᱜ ᱚᱱᱠᱟ ᱫᱚ ᱪᱤᱞᱤ ᱦᱚᱸ ᱵᱟᱭ ᱢᱮᱱᱮᱫᱼᱟ ᱚᱱᱟᱜᱮ ᱦᱩᱱᱟᱹᱝ ᱦᱩᱭ ᱠᱚᱜᱼᱟ ᱟᱫᱚ ᱚᱱᱟ ᱦᱚᱸ ᱵᱟᱝᱟ ᱵᱩᱡᱽ ᱞᱮ ᱱᱚᱜᱼᱚ ᱱᱚᱝᱠᱟ ᱟᱵᱚᱣᱟᱜ ᱥᱟᱱᱛᱟᱲ ᱥᱚᱢᱟᱡᱽ ᱨᱮ ᱟᱹᱰᱤ ᱨᱚᱠᱚᱢᱟᱜ ᱢᱟᱱᱮ ᱠᱟᱛᱷᱟ ᱢᱮᱱᱟᱜ ᱠᱷᱟᱹᱛᱤᱨ ᱛᱮ ᱱᱤᱛ ᱫᱷᱟᱹᱵᱤᱡ ᱛᱮ ᱟᱵᱚ ᱥᱟᱱᱛᱟᱲ ᱚᱱᱠᱟ ᱡᱩᱢᱤᱫ ᱦᱚᱨ ᱰᱟᱦᱟᱨ ᱛᱮ ᱛᱟᱲᱟᱢ ᱞᱮᱠᱟ ᱵᱟᱝ ᱵᱚᱱ ᱧᱮᱞᱚᱜ ᱠᱟᱱᱟ ᱟᱨᱦᱚᱸ ᱧᱮᱞ ᱢᱮ ᱟᱵᱚ ᱢᱟᱱᱮ ᱡᱟᱦᱟᱸ ᱢᱟᱱᱮ ᱫᱟᱲᱮ ᱛᱮ ᱟᱵᱚ ᱵᱚᱱ ᱡᱩᱢᱤᱫᱚᱜᱼᱟ ᱵᱚᱱ ᱚᱱᱟ ᱫᱟᱲᱮ ᱦᱚᱸ ᱢᱟᱱᱮ ᱛᱟᱵᱚᱱ ᱟᱵᱚᱣᱟᱜ ᱢᱟᱱᱮ ᱩᱱᱟᱹᱜ ᱠᱮᱴᱮᱡ ᱵᱟᱝ ᱠᱮᱴᱮᱡ ᱵᱟᱹᱱᱩᱜᱼᱟ ᱟᱪᱪᱷᱟ ᱢᱟ ᱟᱵᱚ ᱦᱟᱸᱜ ᱱᱟᱥᱮᱱᱟᱜ ᱚᱱᱠᱟᱱᱟᱜ ᱚᱱᱟ ᱠᱟᱛᱷᱟ ᱠᱟᱹᱴᱤᱡ ᱵᱚᱱ ᱨᱚᱯᱚᱲ ᱧᱚᱜᱚᱜᱼᱟ ᱦᱮᱸ ᱱᱚᱣᱟ ᱢᱟ ᱦᱟᱸᱜ ᱤᱧ ᱦᱚᱸ ᱚᱱᱠᱟ ᱢᱟ ᱦᱟᱸᱜ ᱵᱟᱹᱧ ᱵᱟᱲᱟᱭᱟ ᱡᱟ ᱦᱚᱸ ᱚᱱᱟ ᱫᱚ ᱡᱮ ᱡᱟᱦᱟᱨ ᱟᱹᱛᱩ ᱨᱮ ᱪᱮᱫ ᱞᱮᱠᱟ ᱦᱟᱸᱜ ᱪᱚᱞ ᱦᱮᱡ ᱟᱠᱟᱱᱟ ᱚᱱᱟ ᱤᱫᱤ ᱠᱟᱛᱮᱫ ᱜᱮ ᱟᱵᱚ ᱢᱤᱫᱴᱟᱝ ᱦᱟᱸᱜ ᱨᱚᱯᱚᱲᱟᱵᱚᱱ ᱟᱪᱪᱷᱟ ᱢᱚᱫᱚᱱ ᱢᱟᱥᱮ ᱟᱢ ᱞᱟᱹᱭ ᱢᱮ ᱟᱯᱮ ᱟᱹᱛᱩ ᱨᱮ ᱡᱟᱦᱮᱨ ᱜᱟᱲ ᱨᱮ ᱟᱯᱮ ᱪᱮᱫ ᱞᱮᱠᱟ ᱯᱮ ᱵᱚᱸᱜᱟ ᱵᱩᱨᱩᱭᱮᱫᱼᱟ ᱯᱮ ᱱᱚᱜᱼᱚᱭ ᱡᱮ ᱟᱵᱚ ᱦᱟᱸᱜ ᱡᱟᱦᱟᱸᱭ ᱯᱮᱭᱟ ᱵᱚᱸᱜᱟ ᱵᱚᱱ ᱮᱢᱟ ᱠᱚᱣᱟ ᱵᱚᱱ ᱢᱟᱱᱮ ᱚᱱᱟ ᱫᱚ ᱪᱮᱫ ᱞᱮᱠᱟ ᱯᱮ ᱠᱷᱚᱸᱰᱟ ᱟᱨ ᱪᱮᱫ ᱞᱮᱠᱟ ᱯᱮ ᱮᱢᱟ ᱠᱚ ᱠᱟᱱᱟ ᱛᱟᱦᱚᱞᱮ ᱟᱞᱮᱭᱟᱜ ᱡᱟᱦᱮᱨ ᱨᱮ ᱟᱨ ᱵᱟᱝ ᱟᱞᱮ ᱱᱚᱝᱠᱟ ᱞᱮ ᱵᱚᱸᱜᱟᱭᱮᱫᱼᱟ ᱢᱟᱲᱟᱝ ᱫᱚ ᱢᱟᱨᱟᱝ ᱵᱩᱨᱩ ᱩᱱᱤ ᱜᱮ ᱢᱟᱨᱟᱝ ᱵᱩᱨᱩ ᱩᱱᱤ ᱜᱮ ᱫᱷᱚᱨᱢᱚ ᱤᱱᱟᱹ ᱛᱟᱭᱚᱢ ᱫᱚ ᱡᱟᱦᱮᱨ ᱟᱭᱳ ᱤᱱᱠᱤᱱ ᱫᱚ ᱮᱸᱰᱮ ᱜᱮ ᱟᱨ ᱵᱟᱫᱽ ᱵᱟᱹᱠᱤ ᱡᱟᱦᱟᱸ ᱜᱮ ᱢᱚᱬᱮ ᱠᱚ ᱛᱩᱨᱩᱭ ᱠᱚ ᱢᱮᱱᱟᱜ ᱠᱚᱣᱟ ᱩᱱᱠᱩ ᱫᱚ ᱱᱟᱣᱟ ᱤᱭᱟᱹ ᱛᱟᱞᱟ ᱫᱮᱥ ᱛᱟᱞᱟ ᱨᱮ ᱮᱱᱛᱮ ᱩᱱᱠᱩ ᱫᱚ ᱡᱚᱛᱚ ᱯᱟᱱᱛᱟᱨ ᱯᱟᱱᱛᱟᱨ ᱨᱮ ᱯᱟᱱᱛᱟᱨ ᱞᱮ ᱵᱚᱸᱜᱟ ᱟᱠᱚ ᱠᱟᱱᱟ ᱟᱪᱪᱷᱟ ᱦᱳᱭ ᱟᱞᱮ ᱴᱷᱮᱱᱟᱜ ᱫᱚ ᱱᱚᱜᱼᱚ ᱱᱚᱝᱠᱟ ᱵᱚᱸᱜᱟ ᱵᱩᱨᱩ ᱟᱪᱪᱷᱟ ᱟᱪᱪᱷᱟ ᱟᱯᱮ ᱵᱚᱸᱜᱟ ᱵᱩᱨᱩᱭᱮᱫᱼᱟ ᱯᱮ ᱢᱟᱱᱮ ᱚᱱᱟ ᱟᱪᱪᱷᱟ ᱟᱯᱮ ᱫᱚ ᱪᱮᱫ ᱡᱟᱦᱟᱸ ᱛᱤᱥ ᱜᱮᱯᱮ ᱵᱚᱸᱜᱟ ᱞᱮᱠᱷᱟᱱ ᱜᱟᱱᱚᱜ ᱛᱟᱯᱮᱭᱟ ᱥᱮ ᱟᱯᱮᱭᱟᱜ ᱢᱤᱫᱴᱟᱝ ᱡᱟᱦᱟᱱᱟᱜ ᱢᱤᱫᱴᱟᱝ ᱫᱤᱱ ᱯᱮ ᱫᱚᱦᱚ ᱟᱠᱟᱫ ᱱᱤᱭᱟᱹ ᱫᱤᱱ ᱨᱮᱜᱮ ᱟᱞᱮ ᱫᱚᱞᱮ ᱵᱚᱸᱜᱟᱭᱟ

ᱟᱪᱪᱷᱟ ᱟᱪᱪᱷᱟ ᱱᱚᱜᱼᱚᱭ ᱦᱟᱸᱜ ᱧᱮᱞ ᱵᱤᱱ ᱦᱟᱸᱜ ᱜᱚᱢᱠᱮ ᱟᱵᱚ ᱥᱩᱯᱩᱨ ᱥᱩᱯᱩᱨ ᱴᱚᱞᱟ ᱨᱮᱦᱚᱸ ᱢᱟᱱᱮ ᱱᱚᱜᱼᱚ ᱱᱚᱝᱠᱟ ᱦᱟᱸᱜ ᱟᱯᱟᱱ ᱫᱷᱤᱲᱟᱹᱱ ᱫᱷᱟᱨᱟ ᱜᱮᱵᱚᱱ ᱵᱚᱸᱜᱟᱭᱮᱫᱼᱟ ᱵᱚᱱ ᱵᱟᱝ ᱢᱟᱱᱮ ᱱᱩᱠᱤᱱ ᱵᱟᱨᱭᱟ ᱠᱤᱱ ᱠᱷᱚᱸᱰᱮᱜᱼᱟ ᱢᱟᱲᱟᱝ ᱢᱟᱨᱟᱝ ᱵᱩᱨᱩ ᱠᱤᱱ ᱮᱢᱟᱭ ᱠᱟᱱᱟ ᱛᱟᱭᱚᱢ ᱛᱮ ᱡᱟᱦᱮᱨ ᱟᱭᱳ ᱠᱚ ᱮᱢᱟᱭ ᱠᱟᱱᱟ ᱱᱩᱠᱤᱱ ᱜᱚᱢᱠᱮ ᱛᱤᱠᱤᱱ ᱠᱤᱱ ᱞᱟᱹᱭ ᱠᱮᱜᱼᱟ ᱟᱠᱚ ᱴᱚᱞᱟ ᱨᱮ ᱩᱱᱠᱩ ᱦᱚᱸ ᱵᱟᱨᱭᱟ ᱠᱚ ᱠᱷᱚᱸᱰᱮᱜᱼᱟ ᱢᱤᱫᱴᱷᱮᱱ ᱢᱟᱲᱟᱝ ᱠᱚ ᱮᱢᱟᱭ ᱠᱟᱱᱟ ᱡᱟᱦᱮᱨ ᱟᱭᱳ ᱛᱟᱯᱚᱨᱮ ᱠᱚ ᱮᱢᱟᱭ ᱠᱟᱱᱟ ᱢᱟᱨᱟᱝ ᱵᱩᱨᱩ ᱟᱨ ᱢᱚᱬᱮ ᱠᱚᱫᱚ

ᱟᱪᱪᱷᱟ ᱛᱚᱵᱮ ᱟᱯᱮ ᱠᱚᱣᱟᱜ ᱢᱟ ᱟᱸᱡᱚᱢ ᱮᱱᱟ ᱵᱟᱝ ᱦᱮᱸ ᱦᱳᱭ ᱟᱹᱵᱤᱱ ᱯᱟᱹᱦᱤᱞ ᱞᱟᱹᱭ ᱛᱟᱵᱚᱱ ᱵᱤᱱ ᱥᱮ ᱟᱯᱮ ᱪᱮᱫ ᱞᱮᱠᱟ ᱯᱮ ᱵᱚᱸᱜᱟᱭ ᱛᱟᱵᱚᱱᱟ ᱟᱹᱞᱤᱧ ᱦᱚᱸᱞᱤᱧ ᱞᱟᱹᱭᱟ ᱟᱞᱮ ᱦᱚᱸ ᱵᱚᱸᱜᱟ ᱢᱟ ᱵᱚᱸᱜᱟ ᱵᱟᱲᱟ ᱜᱮ ᱡᱟᱦᱟᱸ ᱤᱧ ᱧᱮᱞ ᱟᱹᱜᱩ ᱠᱟᱜ ᱤᱧ ᱯᱟᱹᱦᱤᱞ ᱜᱤᱫᱽᱨᱟᱹ ᱠᱚᱨᱮ ᱠᱷᱚᱱᱤᱧ ᱧᱮᱞ ᱟᱹᱜᱩ ᱠᱟᱜᱼᱟ ᱟᱞᱮ ᱡᱟᱦᱮᱨ ᱜᱟᱲ ᱨᱮᱫᱚ ᱱᱟᱭᱠᱮ ᱵᱚᱸᱜᱟᱭᱟᱭ ᱢᱟᱱᱮ ᱢᱤᱫᱴᱟᱝ ᱫᱟᱨᱮ ᱵᱩᱴᱟᱹᱨᱮ ᱢᱟᱱᱮ ᱯᱮᱭᱟᱭ ᱠᱷᱚᱸᱰᱟ ᱟᱪᱪᱷᱟ ᱵᱩᱡᱽ ᱢᱤᱫᱴᱟᱝ ᱠᱷᱚᱸᱰ ᱛᱟᱭ ᱫᱚ ᱦᱩᱭᱩᱜ ᱠᱟᱱᱟ ᱦᱟᱸᱜ ᱢᱟᱨᱟᱝ ᱵᱩᱨᱩ ᱟᱨ ᱢᱤᱫᱴᱟᱝ ᱠᱷᱚᱸᱰ ᱛᱟᱭ ᱫᱚ ᱦᱩᱭᱩᱜ ᱠᱟᱱᱟ ᱡᱟᱦᱮᱨ ᱟᱭᱳ ᱟᱨ ᱢᱤᱫᱴᱟᱝ ᱠᱷᱚᱸᱰ ᱫᱚ ᱦᱩᱭᱩᱜ ᱠᱟᱱᱟ ᱢᱚᱬᱮ ᱠᱚ ᱟᱫᱚ ᱩᱱᱤ ᱫᱚ ᱯᱩᱭᱞᱩ ᱨᱮ ᱫᱚ ᱯᱩᱸᱰ ᱥᱟᱺᱰᱤ ᱢᱟᱨᱟᱝ ᱵᱩᱨᱩ ᱧᱩᱛᱩᱢ ᱛᱮ ᱟᱹᱛᱤᱧᱮᱭᱟᱭ ᱛᱟᱯᱚᱨᱮ ᱫᱚᱥᱟᱨ ᱨᱮᱫᱚ ᱦᱮᱲᱟᱜ ᱠᱟᱞᱚᱴ ᱡᱟᱦᱮᱨ ᱟᱭᱳ ᱧᱩᱛᱩᱢ ᱛᱮ ᱟᱹᱛᱤᱧᱮᱭᱟᱭ ᱛᱟᱯᱚᱨᱮ ᱱᱚᱰᱮ ᱢᱤᱫᱴᱟᱝ ᱟᱨᱟᱜ ᱥᱟᱺᱰᱤ ᱢᱚᱬᱮ ᱠᱚ ᱛᱩᱨᱩᱭ ᱠᱚ ᱧᱩᱛᱩᱢ ᱛᱮ ᱟᱹᱛᱤᱧᱮᱭᱟ ᱟᱫᱚ ᱟᱞᱮ ᱫᱚ ᱵᱚᱸᱜᱟ ᱛᱟᱞᱮ ᱫᱚ ᱟᱞᱮ ᱫᱚ ᱜᱩᱨᱩᱵᱟᱨ ᱦᱟᱴ ᱞᱮ ᱦᱟᱴᱟ ᱦᱩᱭᱞᱮ ᱥᱩᱠᱩᱞ ᱵᱟᱨ ᱫᱤᱱ ᱨᱮᱞᱮ ᱵᱚᱸᱜᱟᱭᱟ ᱟᱫᱚ ᱤᱱᱟᱹ ᱫᱤᱱ ᱵᱟᱫᱮ ᱫᱚ ᱮᱴᱟᱜ ᱫᱤᱱ ᱠᱚᱨᱮ ᱫᱚ ᱵᱟᱞᱮ ᱵᱚᱸᱜᱟ ᱟᱹᱜᱩ ᱠᱟᱜᱼᱟ ᱞᱮ ᱟᱫᱚ ᱱᱚᱜᱼᱚ ᱱᱚᱝᱠᱟ ᱦᱟᱸᱜ ᱱᱚᱜᱼᱚᱭ ᱦᱟᱸᱜ ᱟᱵᱚ ᱱᱤᱭᱟᱹ ᱯᱮ ᱥᱩᱯᱩᱨ ᱴᱚᱞᱟ ᱵᱷᱤᱛᱤᱨ ᱨᱮ ᱟᱵᱚᱣᱟᱜ ᱵᱚᱸᱜᱟ ᱵᱩᱨᱩ ᱦᱟᱸᱜ ᱛᱟᱵᱚᱱ ᱚᱠᱚᱭ ᱦᱚᱸ ᱢᱤᱫ ᱫᱚ ᱦᱟᱸᱜ ᱵᱟᱝ ᱛᱟᱵᱚᱱ ᱵᱟᱝ ᱠᱟᱱᱟ ᱠᱤᱱᱛᱩ ᱤᱱᱠᱩ ᱥᱟᱱᱛᱟᱲ ᱠᱟᱱᱟ ᱵᱚᱱ ᱤᱠᱷᱟᱱ ᱚᱱᱟ ᱵᱷᱤᱛᱤᱨ ᱨᱮᱜᱮ ᱦᱟᱸᱜ ᱱᱚᱜᱼᱚ ᱱᱚᱝᱠᱟ ᱤᱫᱤ ᱠᱟᱛᱮ ᱜᱮ ᱦᱟᱸᱜ ᱯᱟᱹᱴᱤᱭᱟᱹ ᱠᱚᱨᱮ ᱨᱟᱯᱟᱪᱟᱜ ᱦᱚᱸ ᱦᱩᱭᱩᱜᱼᱟ ᱟᱞᱮ ᱫᱚ ᱦᱟᱱᱟ ᱞᱮ ᱪᱚᱞᱟ ᱱᱟᱣᱟ ᱵᱟᱞᱮ ᱪᱚᱞᱟ ᱟᱞᱮ ᱫᱚ ᱦᱟᱱᱟ ᱞᱮ ᱪᱚᱞᱟ ᱱᱟᱣᱟ ᱵᱟᱞᱮ ᱪᱚᱞᱟ ᱟᱪᱪᱷᱟ ᱢᱟᱥᱮ ᱞᱟᱹᱭ ᱵᱤᱱ ᱟᱪᱪᱷᱟ ᱡᱟᱦᱮᱨ ᱜᱟᱲ ᱨᱮ ᱵᱚᱸᱜᱟ ᱵᱩᱨᱩ ᱤᱫᱤ ᱠᱟᱛᱮ ᱫᱚ ᱟᱵᱚ ᱱᱚᱜᱼᱚᱭ ᱡᱮ ᱵᱚᱸᱜᱟ ᱠᱚᱵᱚᱱ ᱵᱚᱸᱜᱟᱭᱮᱜᱼᱟ ᱟᱯᱮ ᱴᱚᱞᱟ ᱨᱮ ᱵᱷᱤᱱᱟᱹ ᱱᱩᱠᱩ ᱴᱚᱞᱟ ᱨᱮ ᱵᱷᱤᱱᱟᱹ ᱟᱞᱮ ᱴᱚᱞᱟ ᱨᱮ ᱵᱷᱤᱱᱟᱹ ᱟᱪᱪᱷᱟ ᱱᱚᱝᱠᱟ ᱛᱮᱫᱚ ᱱᱚᱜᱼᱚᱭ ᱡᱮ ᱢᱤᱫᱴᱟᱝ ᱟᱵᱚ ᱵᱮᱫ ᱠᱩᱸᱫᱽᱨᱤ ᱰᱟᱹᱦᱤ ᱨᱮ ᱢᱤᱫᱴᱟᱝ ᱡᱟᱦᱟᱸ ᱫᱤᱱ ᱠᱚ ᱴᱷᱟᱹᱣᱠᱟᱹ ᱞᱟᱜᱼᱟ ᱦᱮᱸ᱾ ᱢᱩᱞᱩᱜ ᱢᱚᱬᱮ ᱢᱟᱦᱟ ᱟᱵᱚ ᱵᱚᱱ ᱵᱚᱸᱜᱟ ᱵᱩᱨᱩᱜᱼᱟ ᱟᱫᱚ ᱱᱚᱝᱠᱟ ᱛᱮᱫᱚ ᱟᱵᱚ ᱢᱤᱫᱴᱟᱝ ᱫᱤᱱ ᱨᱮ ᱵᱚᱸᱜᱟ ᱫᱟᱲᱮᱭᱟᱜᱼᱟ ᱵᱚᱱ ᱪᱮᱫ ᱞᱮᱠᱟᱛᱮ ᱱᱚᱜᱼᱚᱭ ᱡᱮ ᱠᱚ ᱞᱟᱹᱭᱮᱜᱼᱟ ᱱᱤᱛᱚᱜ ᱟᱵᱚᱨᱤᱱ ᱦᱚᱲ ᱠᱚ ᱠᱚ ᱢᱮᱱᱮᱜᱼᱟ ᱠᱚ ᱡᱩᱢᱤᱫᱚᱜᱼᱟ ᱵᱚᱱ ᱟᱵᱚ ᱢᱩᱞᱩᱜ ᱢᱚᱬᱮ ᱢᱟᱦᱟ ᱨᱮᱵᱚᱱ ᱵᱚᱸᱜᱟ ᱵᱩᱨᱩᱜᱼᱟ ᱢᱮᱱᱛᱮ ᱡᱟᱦᱟᱸ ᱠᱟᱛᱷᱟ ᱠᱚ ᱞᱟᱹᱭ ᱦᱚᱪᱚᱭᱮᱜᱼᱟ ᱦᱩᱸ᱾ ᱟᱫᱚ ᱱᱚᱜᱼᱚ ᱱᱟ ᱢᱩᱞᱩᱜ ᱢᱚᱬᱮ ᱢᱟᱦᱟ ᱨᱮ ᱵᱚᱸᱜᱟ ᱵᱩᱨᱩ ᱟᱵᱚ ᱪᱮᱫ ᱞᱮᱠᱟ ᱛᱮᱵᱚᱱ ᱥᱟᱹᱨᱤ ᱦᱚᱪᱚᱭᱟ ᱛᱟᱦᱚᱞᱮ ᱟᱹᱞᱤᱧ ᱢᱟ ᱟᱞᱮ ᱴᱚᱞᱟ ᱨᱮ ᱱᱚᱣᱟ ᱤᱫᱤ ᱠᱟᱛᱮ ᱢᱤᱫ ᱵᱟᱨ ᱫᱤᱱ ᱞᱮ ᱨᱚᱯᱚᱲ ᱵᱟᱲᱟᱜ ᱟᱞᱮ ᱡᱮ ᱵᱟᱝᱟ ᱢᱩᱞᱩᱜ ᱢᱚᱬᱮ ᱢᱟᱦᱟ ᱨᱮ ᱵᱚᱸᱜᱟ ᱵᱩᱨᱩ ᱠᱚ ᱢᱮᱱᱟᱜᱼᱟ ᱟᱵᱚ ᱦᱚᱸ ᱢᱩᱞᱩᱜ ᱢᱚᱬᱮ ᱢᱟᱦᱟ ᱵᱚᱱ ᱵᱚᱸᱜᱟᱭᱟ ᱟᱫᱚ ᱟᱛᱳ ᱴᱚᱞᱟ ᱯᱟᱲᱟ ᱨᱚᱯᱚᱲᱮᱱ ᱯᱚᱨᱮ ᱢᱮᱱᱟ ᱵᱟᱹᱵᱩ ᱱᱚᱣᱟ ᱢᱟ ᱴᱷᱤᱠ ᱠᱟᱛᱷᱟ ᱜᱮᱯᱮ ᱢᱮᱱᱮᱜᱼᱟ ᱤᱠᱷᱟᱹᱱ ᱤᱧ ᱢᱟ ᱥᱮᱫᱟᱭ ᱡᱩᱜᱽ ᱠᱷᱚᱱᱟᱜ ᱜᱮ ᱱᱤᱭᱟᱹ ᱫᱤᱱ ᱨᱮᱜᱮᱧ ᱵᱚᱸᱜᱟ ᱟᱹᱜᱩ ᱟᱠᱟᱫ ᱱᱚᱣᱟ ᱫᱤᱱ ᱵᱟᱫᱽ ᱨᱮ ᱮᱴᱟᱜ ᱫᱤᱱ ᱨᱮ ᱵᱚᱸᱜᱟ ᱵᱩᱨᱩ

ᱚᱱᱟᱛᱮ ᱛᱟᱭᱚᱢ ᱧᱚᱜ ᱠᱟᱛᱮ ᱜᱮᱞᱮ ᱵᱚᱸᱜᱟ ᱧᱚᱜ ᱛᱟᱭᱚᱢ ᱧᱚᱜ ᱠᱟᱛᱮ ᱟᱹᱵᱤᱱᱟᱜ ᱫᱚ ᱪᱮᱫ ᱟᱹᱞᱤᱧᱟᱜ ᱥᱚᱢᱚᱥᱥᱟ ᱦᱩᱭᱩᱜ ᱠᱟᱱᱟ ᱱᱚᱜᱼᱚᱭ ᱵᱟᱦᱟ ᱢᱟᱜ ᱢᱚᱬᱮ ᱢᱟᱜ ᱢᱚᱬᱮ ᱥᱚᱢᱚᱭ ᱢᱟ ᱦᱩᱲᱩ ᱤᱨᱩ ᱠᱚ ᱮᱢᱟᱱ ᱠᱚ ᱠᱟᱹᱴᱤᱡ ᱛᱟᱦᱮᱱ ᱜᱮᱭᱟ ᱥᱮ ᱥᱟᱢᱴᱟᱣ ᱠᱚ ᱮᱢᱟᱱ ᱠᱚ ᱟᱫᱚ ᱟᱞᱮᱭᱟᱜ ᱢᱮᱱ ᱫᱚ ᱱᱚᱣᱟ ᱠᱚ ᱡᱚᱛᱚ ᱡᱟᱦᱟᱸ ᱜᱮ ᱵᱟᱹᱫᱽ ᱠᱚᱨᱮ ᱢᱮᱱᱟᱜ ᱱᱚᱣᱟ ᱠᱚ ᱥᱟᱢᱴᱟᱣ ᱪᱟᱵᱟ ᱠᱟᱛᱮ ᱟᱹᱰᱤ ᱥᱩᱠᱮ ᱥᱟᱢᱫᱟ ᱛᱮᱵᱚ ᱵᱚᱸᱜᱟ ᱵᱩᱨᱩᱜ ᱚᱱᱮ ᱚᱱᱟ ᱠᱷᱟᱹᱛᱤᱨ ᱛᱮ ᱟᱞᱮ ᱫᱚ ᱱᱚᱜᱼᱚ ᱱᱚᱝᱠᱟ ᱞᱮ ᱫᱤᱱ ᱟᱠᱟᱫᱼᱟ ᱟᱪᱪᱷᱟ ᱱᱚᱣᱟ ᱢᱟ ᱟᱹᱰᱤ ᱫᱤᱥᱚᱢ ᱨᱮᱱᱟᱜ ᱟᱹᱰᱤ ᱢᱟᱨᱟᱝ ᱠᱟᱛᱷᱟ ᱠᱟᱱ ᱛᱟᱵᱚᱱᱟ ᱟᱫᱚ ᱡᱟᱦᱟᱸ ᱟᱹᱰᱤ ᱢᱟᱨᱟᱝ ᱠᱟᱛᱷᱟ ᱱᱤᱭᱟᱹ ᱠᱷᱟᱴᱚ ᱢᱚᱪᱟ ᱛᱮᱵᱚᱱ ᱨᱚᱯᱚᱲ ᱠᱟᱱᱟ ᱟᱫᱚ ᱱᱚᱣᱟ ᱫᱚ ᱪᱤᱱᱛᱟᱹ ᱨᱮᱱᱟᱜ ᱠᱟᱛᱷᱟ ᱠᱟᱱᱟ ᱪᱤᱱᱛᱟᱹ ᱨᱮᱭᱟᱜ ᱠᱟᱛᱷᱟ ᱜᱮ ᱱᱚᱣᱟ ᱤᱫᱤ ᱠᱟᱛᱮ ᱟᱵᱚᱨᱮᱱ ᱜᱟᱹᱠᱩᱲ ᱠᱚ ᱥᱮᱬᱟ ᱥᱮᱬᱟ ᱫᱩᱯᱲᱩᱵ ᱠᱚ ᱦᱚᱦᱚᱭᱮᱫᱼᱟ ᱠᱚ ᱮᱠᱷᱟᱱ ᱚᱱᱠᱟᱱᱟᱜ ᱫᱩᱯᱲᱩᱵ ᱨᱮ ᱟᱵᱚ ᱵᱟᱵᱚᱱ ᱥᱮᱴᱮᱨᱚᱜ ᱠᱟᱱᱟ ᱵᱟᱝ ᱟᱛᱚ ᱚᱱᱮ ᱵᱚᱱ ᱞᱟᱹᱭ ᱠᱮᱫ ᱞᱮᱠᱟ ᱢᱟᱲᱟᱝ ᱨᱮ ᱡᱮ ᱡᱟᱦᱟᱨᱟᱜ ᱠᱟᱹᱢᱤ ᱨᱮᱜᱮ ᱵᱚᱱ ᱫᱟᱹᱲᱮᱜᱼᱟ ᱵᱚᱱ ᱱᱚᱣᱟ ᱞᱟᱹᱜᱤᱫ ᱛᱮᱠᱷᱟᱱ ᱫᱚ ᱟᱵᱚ ᱱᱩᱠᱩ ᱥᱮᱬᱟ ᱥᱮᱬᱟ ᱜᱟᱹᱠᱩᱲ ᱠᱚ ᱡᱟᱦᱟᱸ ᱠᱟᱛᱷᱟ ᱠᱚ ᱢᱮᱱᱮᱫᱼᱟ ᱠᱚ ᱡᱮᱢᱚᱱ ᱱᱚᱜᱼᱚᱭ ᱡᱮ ᱵᱮᱫ ᱠᱩᱸᱫᱽᱨᱤ ᱰᱟᱹᱦᱤ ᱨᱮᱠᱚ ᱞᱟᱹᱭ ᱠᱮᱫᱼᱟ ᱠᱚ ᱟᱵᱚ ᱢᱩᱞᱩᱜ ᱢᱚᱬᱮ ᱢᱟᱦᱟ ᱨᱮ ᱵᱚᱸᱜᱟᱭᱟᱵᱚᱱ ᱛᱚᱵᱮᱭᱮᱱᱟ ᱟᱵᱚ ᱥᱟᱱᱛᱟᱲ ᱠᱚᱵᱚᱱ ᱡᱩᱢᱤᱫᱚᱜᱼᱟ ᱛᱚᱵᱮ ᱚᱱᱟ ᱞᱟᱹᱭᱤᱱ ᱛᱮ ᱟᱵᱚ ᱡᱚᱛᱚ ᱦᱚᱲ ᱪᱟᱞᱟᱜ ᱞᱟᱹᱜᱤᱫ ᱵᱚᱱ ᱨᱤᱠᱟᱹᱭᱟ ᱟᱪᱪᱷᱟ ᱪᱟᱞᱟᱜ ᱟᱵᱚᱱ ᱪᱮᱫ ᱞᱮᱠᱟᱛᱮ ᱠᱟᱛᱷᱟ ᱫᱚ ᱦᱩᱭᱩᱜ ᱠᱟᱱᱟ ᱟᱹᱛᱩ ᱨᱮ ᱢᱟᱺᱡᱷᱤ ᱜᱚᱰᱮᱛ ᱟᱠᱚ ᱫᱩᱯᱲᱩᱵ ᱠᱚ ᱫᱚᱦᱚᱭᱟ ᱡᱮ ᱱᱤᱛᱚᱜ ᱞᱮᱠᱟᱱ ᱥᱚᱢᱚᱭ ᱨᱮ ᱵᱟᱠᱷᱟᱱ ᱱᱤᱛᱚᱜ ᱞᱮᱠᱟᱱ ᱚᱠᱛᱚ ᱨᱮ ᱟᱵᱚ ᱡᱩᱢᱤᱫᱚᱜ ᱨᱮᱱᱟᱜ ᱱᱤᱦᱟᱹᱛᱤ ᱞᱟᱹᱠᱛᱤ ᱠᱟᱱᱟ ᱞᱟᱹᱠᱛᱤ ᱠᱟᱱ ᱜᱮᱭᱟ ᱡᱩᱫᱤ ᱡᱩᱢᱤᱫᱚᱜ ᱨᱮᱱᱟᱜ ᱞᱟᱹᱠᱛᱤ ᱢᱮᱱᱟᱜ ᱠᱷᱟᱱ ᱫᱚ ᱟᱪᱪᱷᱟ ᱚᱱᱟᱜᱮ ᱟᱹᱛᱩ ᱨᱮ ᱢᱟᱹᱡᱷᱤ ᱢᱟᱯᱟᱱᱡᱤ ᱫᱩᱲᱩᱵ ᱠᱟᱛᱮ ᱫᱩᱲᱩᱵ ᱠᱟᱛᱮ ᱚᱸᱰᱮ ᱯᱟᱥᱚᱜ ᱢᱟ ᱡᱮ ᱵᱟᱝᱟ ᱵᱟᱵᱟ ᱱᱤᱭᱟᱹ ᱥᱮᱨᱢᱟ ᱠᱷᱚᱱᱟᱜ ᱫᱚ ᱟᱵᱚ ᱫᱚ ᱢᱩᱞᱩᱜ ᱢᱚᱬᱮ ᱢᱟᱦᱟ ᱨᱮᱜᱮ ᱵᱚᱱ ᱵᱚᱸᱜᱟᱭᱟ ᱟᱪᱪᱷᱟ ᱡᱩᱫᱤ ᱡᱚᱛᱚ ᱟᱹᱛᱩ ᱨᱮᱜᱮ ᱱᱚᱣᱟ ᱠᱟᱛᱷᱟ ᱟᱵᱚ ᱫᱩᱯᱲᱩᱵ ᱠᱟᱛᱮ ᱟᱵᱚ ᱵᱚᱱ ᱱᱚᱣᱟ ᱵᱚᱱ ᱨᱤᱠᱟᱹᱭᱟ ᱛᱚᱠᱷᱟᱱ ᱢᱩᱞᱩᱜ ᱢᱚᱬᱮ ᱢᱟᱦᱟ ᱨᱮ ᱵᱚᱸᱜᱟ ᱨᱮᱱᱟᱜ ᱥᱟᱹᱨᱤᱜ ᱛᱟᱵᱚᱱᱟ ᱟᱨ ᱱᱚᱣᱟ ᱢᱩᱞᱩᱜ ᱢᱚᱬᱮ ᱢᱟᱦᱟ ᱨᱮ ᱵᱚᱸᱜᱟ ᱡᱩᱫᱤ ᱟᱵᱚᱣᱟᱜ ᱥᱟᱹᱨᱤ ᱞᱮᱱᱠᱷᱟᱱ ᱟᱵᱚ ᱥᱚᱨᱠᱟᱨ ᱟᱵᱚᱭ ᱢᱮᱛᱟ ᱵᱚᱱᱟ ᱵᱟᱝᱟ ᱱᱩᱠᱩ ᱟᱹᱫᱤᱵᱟᱹᱥᱤ ᱵᱟᱝᱠᱷᱟᱱ ᱥᱟᱱᱛᱟᱲ ᱡᱟᱹᱛᱤ ᱦᱚᱲ ᱡᱟᱦᱮᱨ ᱜᱟᱲ ᱨᱮ ᱵᱚᱸᱜᱟᱜ ᱠᱚ ᱢᱤᱫᱴᱟᱝ ᱫᱤᱱ ᱨᱮᱠᱚ ᱵᱚᱸᱜᱟᱜ ᱠᱟᱱᱟ ᱟᱪᱪᱷᱟ ᱚᱱᱟ ᱦᱤᱥᱟᱹᱵ ᱛᱮ ᱱᱩᱠᱩ ᱞᱟᱹᱜᱤᱫ ᱛᱮ ᱪᱷᱩᱴᱤ ᱮᱢᱚᱜ ᱜᱮ ᱫᱚᱨᱠᱟᱨ ᱠᱟᱱᱟ ᱥᱚᱨᱠᱟᱨ ᱚᱱᱟ ᱫᱚ ᱱᱤᱦᱟᱹᱛᱤ ᱞᱟᱹᱜᱩ ᱛᱮ ᱦᱩᱭᱟᱭᱟ ᱪᱷᱩᱴᱤ ᱵᱟᱝ ᱮᱢᱚᱜ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱜᱼᱚ ᱱᱚᱣᱟ ᱜᱮ ᱟᱵᱚ ᱡᱮ ᱡᱟᱦᱟᱨ ᱵᱚᱱ ᱵᱚᱸᱜᱟᱜ ᱠᱟᱱᱟ ᱚᱱᱟ ᱠᱷᱟᱹᱛᱤᱨ ᱛᱮ ᱟᱵᱚ ᱩᱱᱤ ᱵᱟᱭ ᱧᱮᱞ ᱧᱟᱢᱮᱫ ᱵᱚᱱᱟ ᱡᱮ ᱵᱟᱝ ᱟᱯᱮ ᱡᱩᱫᱤ ᱯᱮ ᱥᱟᱱᱛᱟᱲ ᱠᱟᱱᱟ ᱢᱤᱫᱴᱟᱝ ᱫᱤᱱ ᱨᱮ ᱪᱮᱫᱟᱜ ᱵᱟᱯᱮ ᱵᱚᱸᱜᱟᱜ ᱠᱟᱱᱟ ᱚᱱᱟ ᱦᱤᱥᱟᱹᱵ ᱛᱮ ᱟᱵᱚ ᱱᱤᱭᱟᱹ ᱠᱟᱛᱷᱟ ᱞᱟᱹᱜᱤᱫ ᱛᱮ ᱟᱵᱚ ᱱᱤᱱᱟᱹᱜ ᱦᱚᱲ ᱛᱮᱦᱮᱧ ᱵᱚᱱ ᱤᱭᱟᱹ ᱨᱚᱯᱚᱲ ᱮᱱᱟ ᱵᱚᱱ ᱱᱚᱣᱟ ᱠᱟᱛᱷᱟ ᱛᱚᱵᱮ ᱟᱵᱚ ᱛᱮᱦᱮᱧ ᱡᱩᱫᱤ ᱱᱤᱱᱟᱹᱜ ᱦᱚᱲ ᱵᱚᱱ ᱨᱤᱦᱤᱴ ᱠᱮᱜᱼᱟ ᱵᱚᱱ ᱢᱚᱱᱮ ᱛᱚᱠᱷᱟᱱ ᱟᱨ ᱱᱚᱝᱠᱟ ᱜᱮ ᱟᱨ ᱡᱟᱦᱟᱸᱭ ᱠᱚ ᱥᱟᱞᱟᱜ ᱵᱚᱱ ᱧᱟᱯᱟᱢᱟ ᱩᱱᱠᱩ ᱡᱩᱫᱤ ᱱᱚᱣᱟ ᱠᱟᱛᱷᱟ ᱵᱚᱱ ᱞᱟᱹᱭ ᱩᱪᱷᱟᱹᱱ ᱟᱠᱚᱣᱟ ᱡᱮ ᱵᱟᱝᱟ ᱟᱯᱮ ᱦᱚᱸ ᱱᱚᱝᱠᱟ ᱜᱮ ᱨᱤᱦᱤᱴᱚᱜ ᱯᱮ ᱛᱚᱠᱷᱟᱱ ᱱᱚᱝᱠᱟ ᱛᱮᱜᱮ ᱫᱚ ᱫᱷᱟᱹᱨᱛᱤ ᱡᱟᱠᱟᱛ ᱨᱮᱱ ᱟᱵᱚ ᱡᱚᱛᱚ ᱵᱚᱱ ᱨᱤᱦᱤᱴ ᱪᱟᱵᱟᱜᱼᱟ ᱥᱟᱱᱛᱟᱲ ᱵᱚᱱ ᱡᱩᱢᱤᱫᱚᱜᱼᱟ ᱥᱮ ᱵᱟᱝ ᱱᱤᱦᱟᱹᱛ ᱵᱚᱱ ᱡᱩᱢᱤᱫᱚᱜᱼᱟ ᱠᱤᱱᱛᱩ ᱢᱚᱱᱮ ᱫᱟᱹᱲ ᱫᱚᱨᱠᱟর ᱛᱟᱵᱚᱱ ᱠᱟᱱᱟ ᱛᱮᱦᱮᱧ ᱠᱷᱚᱱᱟᱜ ᱟᱵᱚ ᱥᱟᱱᱛᱟᱲ ᱡᱟᱹᱛᱤ ᱠᱨᱤᱭᱟ ᱵᱚᱱ ᱦᱟᱛᱟᱣᱟ ᱢᱤᱫ ᱛᱮᱵᱚᱱ ᱵᱚᱸᱜᱟᱭᱟ ᱢᱤᱫ ᱫᱤᱱ ᱛᱮᱵᱚᱱ ᱵᱚᱸᱜᱟᱭᱟ ᱟᱨ ᱢᱩᱞᱩᱜ ᱢᱚᱬᱮ ᱢᱟᱦᱟ ᱨᱮᱵᱚᱱ ᱵᱚᱸᱜᱟᱭᱟ ᱵᱟᱦᱟ ᱢᱟᱜ ᱢᱚᱬᱮ ᱫᱮᱫ ᱮᱱᱠᱷᱟᱱ ᱟᱵᱚ ᱥᱟᱱᱛᱟᱲ ᱡᱟᱹᱛᱤ ᱛᱮᱦᱮᱧ ᱠᱷᱚᱱᱟᱜ ᱡᱩᱢᱤᱫ ᱰᱟᱦᱟᱨ ᱛᱮ ᱛᱟᱲᱟᱢ ᱢᱟᱭ